ᱥᱟᱜᱮᱱᱫᱟ, ᱟᱨ ᱛᱤᱱᱟᱹᱜ ᱫᱤᱱ ᱱᱚᱝᱠᱟ ᱩᱠᱩ ᱪᱩᱠᱩ ᱞᱟᱝ ᱛᱟᱦᱮᱱᱟ ᱚᱲᱟᱜ ᱦᱚᱲ ᱠᱷᱚᱱ ᱫᱟᱱᱟᱝ ᱨᱮ? ᱜᱟᱯᱟ ᱠᱚᱛᱮ ᱫᱚ ᱵᱟᱝ ᱠᱷᱟᱱ ᱟᱯᱮ ᱚᱲᱟᱜ ᱜᱮ ᱥᱮᱴᱮᱨᱤᱧ ᱢᱮ᱾ ᱮᱜᱳᱣ! ᱚᱲᱟᱜ ᱨᱮ ᱚᱠᱚᱭ ᱠᱚ ᱢᱮᱱᱟᱜ ᱯᱮᱭᱟ? ᱫᱮᱞᱟ ᱥᱮ ᱠᱟᱹᱡ ᱚᱰᱚᱠ ᱞᱮᱱ ᱯᱮ᱾ ᱟᱨᱮ, ᱚᱠᱚᱭ ᱦᱚᱦᱚᱭᱟ ᱚᱱᱠᱟ ᱫᱚ, ᱫᱮᱞᱟ ᱥᱮᱞᱟᱝ ᱧᱮᱞ ᱞᱮᱜᱮ᱾ ᱵᱟᱵᱟ ᱟᱨ ᱟᱭᱳ, ᱟᱹᱵᱤᱱ? ᱟᱫᱚ ᱚᱠᱚᱭ ᱠᱟᱱᱟᱞᱤᱧ ᱵᱟᱢ ᱧᱮᱞ ᱴᱷᱤᱠᱟᱹᱭᱮᱫ ᱞᱤᱧᱟ? ᱦᱚᱲᱢᱚ ᱡᱟᱝ ᱟᱹᱣᱨᱤ ᱯᱟᱠᱚᱲᱚᱜ ᱨᱮᱜᱮ ᱡᱟᱶᱟᱭ ᱢᱟᱢ ᱧᱟᱢ ᱴᱷᱤᱠ ᱜᱚᱫ ᱟᱠᱟᱣᱱᱟ᱾ ᱟᱨ ᱱᱩᱭ ᱪᱟᱢᱴᱷᱟ ᱱᱟᱦᱮᱞ ᱠᱟᱬᱵᱟ ᱚᱛᱟ ᱪᱮ ᱯᱟᱨᱠᱚᱢ ᱛᱮᱧ ᱮᱢ ᱵᱟᱲᱟᱭᱟ ᱠᱷᱟᱹᱞᱤ ᱵᱟᱹᱦᱩ ᱞᱟᱹᱜᱤᱱ ᱢᱟ ᱥᱩᱱᱩᱡ ᱛᱟᱢ ᱡᱚᱨᱚᱜ ᱠᱟᱱᱟ᱾ ᱤᱭᱚ ᱥᱟᱜᱮᱱ ᱫᱟ ᱫᱚ ᱱᱚᱝᱠᱟᱱ ᱵᱟᱡᱮ ᱠᱟᱛᱷᱟ ᱫᱚ ᱟᱞᱚᱵᱤᱱ ᱢᱮᱛᱟᱭᱟ᱾ ᱥᱟᱜᱮᱱ ᱫᱟ ᱛᱮᱠᱚᱣᱟᱜ ᱡᱟᱦᱟᱸ ᱛᱤᱱᱟᱹᱜ ᱫᱷᱚᱱ ᱥᱚᱢᱯᱚᱛᱤ ᱢᱮᱱᱟᱜᱼᱟ ᱟᱵᱚᱣᱟᱜ ᱫᱚ ᱥᱟᱜᱮᱱ ᱫᱟ ᱛᱮᱠᱚᱣᱟᱜ ᱠᱷᱚᱱᱟᱜ ᱟᱫᱷᱟ ᱨᱮᱱᱟᱜ ᱟᱫᱷᱟ ᱥᱚᱢᱯᱚᱛᱤ ᱦᱚᱸ ᱵᱟᱹᱱᱩᱜ ᱛᱟᱵᱚᱱᱟ᱾ ᱪᱮ ᱥᱟᱜᱮᱱ ᱫᱟ ᱱᱟᱦᱮᱞ ᱠᱟᱬ ᱵᱟᱭ ᱥᱟᱵᱟ ᱪᱮ ᱯᱟᱨᱠᱚᱢ ᱮ ᱛᱮᱧᱟᱭ᱾ ᱵᱤᱴᱤ ᱨᱟᱹᱱᱤ, ᱟᱹᱞᱤᱧ ᱫᱚ ᱟᱢ ᱨᱤᱱ ᱟᱭᱳ ᱵᱟᱵᱟ ᱠᱟᱱᱟ ᱞᱤᱧ᱾ ᱟᱨ ᱦᱚᱸ ᱟᱹᱞᱤᱧ ᱯᱟᱴᱷ ᱮᱢ ᱥᱤᱠᱷᱟᱹᱣ ᱞᱤᱧᱟ᱾ ᱫᱮᱞᱟ, ᱚᱲᱟᱜ ᱠᱷᱚᱱᱟᱜ ᱵᱮᱥ ᱵᱮᱥ ᱛᱮ ᱚᱰᱚᱠ ᱜᱚᱫᱚᱜ ᱢᱮ᱾ ᱟᱨ ᱵᱟᱝ ᱠᱷᱟᱱ ᱥᱤᱨᱜᱟᱹᱫ ᱛᱮᱞᱤᱧ ᱜᱚᱦᱚᱲ ᱚᱰᱚᱠ ᱢᱮᱭᱟ᱾ ᱦᱮᱸᱭᱚ ᱦᱮᱸ ᱵᱟ, ᱤᱧᱟᱜ ᱠᱩᱥᱤ ᱢᱚᱱᱮ ᱨᱮ ᱵᱟᱹᱭᱨᱤ ᱵᱤᱱ ᱛᱤᱸᱜᱩᱱ ᱠᱟᱱᱟ ᱪᱮᱫᱟᱜ? ᱵᱤᱴᱤ ᱨᱟᱹᱱᱤ, ᱟᱢᱟᱜ ᱵᱮᱥ ᱞᱟᱹᱜᱤᱱ ᱜᱮ ᱟᱹᱞᱤᱧ ᱫᱚᱞᱤᱧ ᱠᱟᱹᱢᱤ ᱠᱟᱱᱟᱭᱚ᱾ ᱨᱟᱹᱱᱤ ᱮᱸᱜᱟᱛ! ᱱᱤᱛᱚᱜ ᱤᱧ ᱢᱮᱛᱟᱢ ᱠᱟᱱᱟ, ᱫᱩᱞᱟᱹᱲ ᱠᱟᱛᱷᱟ ᱟᱞᱚᱢ ᱨᱚᱲᱟ᱾ ᱩᱥᱟᱹᱨᱟ ᱥᱟᱺᱦᱤᱡ ᱦᱚᱯᱚᱱ ᱮᱨᱟ ᱛᱟᱢ ᱛᱤ ᱨᱮᱢ ᱥᱟᱵᱮ ᱛᱮ ᱚᱲᱟᱜ ᱠᱷᱚᱱᱟᱜ ᱮᱢ ᱜᱚᱦᱚᱲ ᱚᱰᱚᱠ ᱜᱚᱫᱮᱭᱟ᱾ ᱮᱭᱳ ᱵᱟ! ᱥᱟᱜᱮᱱ ᱴᱷᱮᱱ ᱠᱷᱚᱱᱟᱜ ᱫᱚ ᱟᱞᱚᱵᱮᱱ ᱪᱷᱩᱰᱟᱹᱨ ᱤᱫᱤᱭᱤᱧᱟ᱾ ᱥᱟᱜᱮᱱ ᱵᱮᱜᱚᱨ ᱤᱧ ᱫᱚ ᱚᱦᱚ ᱜᱤᱧ ᱛᱟᱦᱮᱸ ᱠᱚᱜᱼᱟ᱾ ᱢᱟᱥᱮ ᱥᱟᱜᱮᱱ ᱫᱟ, ᱟᱭᱳ ᱵᱟᱵᱟ ᱴᱷᱮᱱ ᱠᱷᱚᱱᱟᱜ ᱫᱚ ᱨᱟᱹᱪᱤ ᱠᱩᱲᱤᱫ ᱞᱮᱠᱟ ᱦᱟᱞᱚ ᱤᱫᱤ ᱜᱚᱫᱤᱧ ᱢᱮ᱾ ᱦᱚᱧᱦᱟᱨ ᱵᱟᱵᱟ! ᱦᱟᱯᱮ ᱠᱟᱛᱷᱟ ᱟᱸᱡᱚᱢ ᱞᱮᱵᱤᱱ᱾ ᱦᱚᱯᱚᱱ ᱮᱨᱟᱢ ᱨᱟᱹᱱᱤ ᱫᱚ ᱱᱚᱝᱠᱟ ᱡᱚᱵᱚᱨ ᱡᱚᱥᱴᱤ ᱛᱮᱫᱚ ᱵᱟᱹᱵᱤᱱ ᱤᱫᱤ ᱫᱟᱲᱮ ᱟᱭᱟ᱾ ᱟᱹᱞᱤᱧ ᱠᱩᱥᱤ ᱢᱚᱱᱮ ᱠᱟᱛᱮ ᱞᱤᱧ ᱧᱟᱯᱟᱢ ᱟᱠᱟᱱᱟ ᱟᱨ ᱢᱚᱱᱮ ᱞᱤᱧ ᱜᱚᱴᱟ ᱟᱠᱟᱫᱼᱟ ᱢᱮᱱ ᱫᱚ ᱵᱟᱯᱞᱟᱜ ᱜᱮᱭᱟ ᱞᱤᱧ᱾ ᱥᱟᱞᱟ ᱞᱚᱦᱚᱫ ᱵᱩᱥᱩᱵ ᱤᱧᱤᱡ ᱦᱚᱯᱚᱱ ᱮᱨᱟ ᱫᱚ ᱪᱮᱫ ᱠᱩᱞᱦᱤ ᱢᱩᱱᱜᱟᱹᱲ ᱮᱢ ᱧᱟᱢ ᱠᱮᱫᱮᱭᱟ ᱤᱱᱠᱟᱹ ᱛᱮᱞᱟᱝ ᱮᱢ ᱜᱚᱫ ᱟᱢᱟ᱾ ᱭᱳ ᱵᱟ, ᱤᱫᱤ ᱠᱷᱟᱱ ᱤᱫᱤ ᱨᱩᱣᱟᱹᱲ ᱟᱹᱧ ᱵᱤᱱ᱾ ᱮᱱᱛᱮ ᱨᱮᱦᱚᱸ ᱥᱟᱜᱮᱱ ᱫᱟ ᱫᱚ ᱟᱞᱚ ᱵᱤᱱ ᱫᱟᱞᱮᱭᱟ᱾ ᱨᱟᱹᱱᱤ ᱤᱧ ᱦᱚᱸ ᱟᱢ ᱵᱮᱜᱚᱨ ᱫᱚ ᱵᱟᱹᱧ ᱛᱟᱦᱮᱸ ᱠᱮᱭᱟ ᱵᱟᱹᱧ ᱛᱟᱦᱮᱸ ᱠᱮᱭᱟ ᱨᱟᱹᱱᱤ ᱞᱮᱯᱲᱟ ᱜᱤᱫᱽᱨᱟᱹ ᱠᱚ ᱟᱯᱱᱟᱨ ᱡᱟᱦᱟᱱᱟᱜ ᱮᱢ ᱵᱷᱟᱹᱵᱤᱭᱟ ᱜᱤᱫᱽᱨᱟᱹ ᱠᱟᱛᱷᱟ ᱜᱮ ᱵᱟᱠᱚ ᱟᱸᱡᱚᱢᱟ ᱦᱩᱰᱤᱧ ᱠᱷᱚᱱᱮᱢ ᱦᱟᱨᱟ ᱵᱩᱨᱩ ᱠᱟᱭᱟ ᱛᱤᱱᱟᱹᱜ ᱠᱚᱥᱴᱚ ᱠᱟᱛᱮᱱ ᱢᱮᱱᱠᱷᱟᱱ ᱟᱭᱳ ᱵᱟᱵᱟᱜ ᱠᱟᱛᱷᱟ ᱜᱮ ᱵᱟᱠᱚ ᱟᱸᱡᱚᱢᱟ ᱚᱲᱟᱜ ᱢᱤᱫ ᱫᱷᱟᱣ ᱥᱮᱴᱮᱨ ᱞᱮᱱ ᱢᱮ ᱵᱟᱝ ᱡᱩᱫᱤ ᱠᱷᱩᱣᱟᱹᱨ ᱰᱟᱹᱝᱨᱤ ᱢᱮᱨᱚᱢ ᱞᱮᱠᱟ ᱚᱲᱟᱜ ᱨᱮ ᱵᱟᱹᱧ ᱥᱤᱧ ᱫᱚᱦᱚ ᱟᱠᱟᱫ ᱢᱮᱭᱟ ᱟᱢ ᱵᱟᱵᱟ ᱨᱤᱴᱷᱟᱹ ᱨᱮᱱᱴᱟ ᱦᱟᱲᱟᱢ ᱜᱤᱧ ᱵᱟᱝ ᱠᱟᱱᱟ ᱵᱤᱴᱤ ᱨᱟᱹᱱᱤ ᱵᱟᱹᱨᱥᱤᱧ ᱦᱩᱭᱮᱱᱟᱭᱚ ᱫᱟᱠᱟ ᱜᱮ ᱵᱟᱢ ᱡᱚᱡᱚᱢ ᱠᱟᱱᱟ ᱱᱮ ᱛᱮᱦᱮᱧ ᱫᱚ ᱠᱟᱹᱡ ᱡᱚᱢ ᱢᱮ ᱵᱤᱴᱤ ᱨᱟᱹᱱᱤ ᱚᱠᱚᱭ ᱟᱭᱳ ᱵᱟ ᱱᱤᱡᱚᱨ ᱜᱤᱫᱽᱨᱟᱹ ᱦᱟᱜ ᱠᱮᱨᱤᱭᱟᱨ ᱵᱮᱱᱟᱣ ᱞᱟᱹᱜᱤᱫ ᱠᱩᱠᱢᱩ ᱵᱟᱠᱚ ᱧᱮᱞ ᱠᱟᱜ ᱟᱭᱳ ᱟᱢᱟᱜ ᱟᱜᱟᱢ ᱢᱟᱨᱥᱟᱞ ᱞᱟᱹᱜᱤᱫ ᱛᱮ ᱛᱤᱱᱟᱹᱜ ᱥᱤᱧ ᱧᱤᱫᱟᱹ ᱠᱷᱟᱴᱟᱣ ᱠᱟᱛᱮ ᱞᱤᱧ ᱚᱞ ᱯᱟᱲᱦᱟᱣ ᱦᱚᱪᱚ ᱞᱮᱫ ᱢᱮᱭᱟ ᱢᱮᱱᱠᱷᱟᱱ ᱵᱤᱴᱤ ᱜᱮᱞᱮ ᱵᱤᱞᱤ ᱚᱠᱛᱚ ᱨᱮᱜᱮ ᱩᱭᱦᱟᱹᱨ ᱟᱥᱟ ᱛᱟᱹᱞᱤᱧ ᱮᱢ ᱯᱮᱴᱮᱡ ᱠᱮᱫ ᱛᱟᱹᱞᱤᱧᱟ᱾ ᱚᱠᱚᱭ ᱵᱟᱝ ᱵᱤᱴᱤ ᱫᱩᱞᱟᱹᱲ ᱱᱟᱹᱲᱤ ᱛᱮ ᱵᱟᱠᱚ ᱵᱮᱫᱷᱟᱣᱜ ᱠᱟᱱᱟ᱾ ᱡᱚᱛᱚ ᱜᱮ ᱢᱮᱱᱠᱷᱟᱱ ᱫᱩᱞᱟᱹᱲ ᱥᱤᱠᱲᱤ ᱡᱚᱲᱟᱣ ᱨᱮᱱᱟᱜ ᱦᱚᱸ ᱢᱤᱫᱴᱟᱜ ᱚᱠᱛᱚ ᱛᱟᱦᱮᱸᱱᱟ ᱵᱤᱴᱤ, ᱢᱤᱫᱴᱟᱜ ᱚᱠᱛᱚ ᱛᱟᱦᱮᱸᱱᱟ᱾

ᱮᱜᱳ! ᱮ ᱨᱟᱹᱱᱤ ᱟᱡ ᱵᱟᱵᱟ! ᱵᱤᱴᱤ ᱢᱟ ᱵᱟᱹᱱᱩᱜ ᱮᱭᱟ ᱚᱲᱟᱜ ᱨᱮ, ᱯᱟᱞᱮᱱ ᱥᱟᱜᱮᱱ ᱴᱷᱮᱱ ᱜᱮ ᱫᱟᱹᱲ ᱠᱮᱜ ᱟᱭ᱾ ᱥᱟᱜᱮᱱ ᱫᱟ, ᱥᱟᱜᱮᱱ ᱫᱟ! ᱟᱢ ᱵᱮᱜᱚᱨ ᱤᱧ ᱫᱚ ᱚᱦᱚ ᱜᱤᱧ ᱛᱟᱦᱮᱸ ᱠᱮᱭᱟ᱾ ᱟᱭᱳ ᱵᱟᱵᱟ ᱥᱚᱦᱟᱜᱽ ᱫᱩᱞᱟᱹᱲ ᱛᱚᱯᱟᱜ ᱠᱟᱛᱮ ᱟᱢᱟᱜ ᱢᱚᱱ ᱢᱩᱫᱽᱨᱮ ᱨᱮ ᱥᱩᱫᱟᱹᱭ ᱫᱤᱱ ᱞᱟᱹᱜᱤᱫ ᱟᱥᱨᱟᱢ ᱤᱢᱟᱹᱧᱟ ᱥᱟᱜᱮᱱ ᱫᱟ, ᱟᱥᱨᱟᱢ ᱤᱢᱟᱹᱧᱟ᱾ ᱥᱟᱹᱨᱤ ᱜᱮ ᱨᱟᱹᱱᱤ ᱢᱟᱹᱭ! ᱚᱛ ᱯᱚᱥᱟᱜ ᱜᱚᱫᱚᱜ ᱟᱨ ᱵᱟᱝ ᱥᱮᱨᱢᱟ ᱞᱟᱹᱫᱩᱲ ᱧᱩᱨ ᱜᱚᱫᱚᱜ ᱨᱮᱦᱚᱸ ᱟᱞᱟᱝ ᱨᱤᱱ ᱟᱭᱳ ᱵᱟᱵᱟ ᱡᱟᱹᱱᱩᱢ ᱡᱷᱟᱹᱱᱴᱤ ᱞᱮᱠᱟ ᱡᱟᱸᱜᱮᱜ ᱠᱟᱱ ᱨᱮᱦᱚᱸ ᱠᱚ ᱟᱢᱟᱜ ᱤᱧᱟᱹᱜ ᱫᱩᱞᱟᱹᱲ ᱥᱟᱹᱜᱟᱹᱭ ᱡᱤᱭᱟᱹᱲ ᱦᱮᱨᱮᱲ ᱜᱮ ᱛᱟᱦᱮᱱ ᱢᱟ ᱢᱮᱱᱛᱮ ᱵᱚᱸᱜᱟ ᱵᱩᱨᱩ ᱴᱷᱮᱱ ᱞᱟᱝ ᱱᱮᱦᱚᱨ ᱡᱚᱦᱟᱨ ᱨᱟᱹᱱᱤ ᱢᱟᱹᱭ ᱵᱚᱸᱜᱟ ᱵᱩᱨᱩ ᱴᱷᱮᱱ ᱞᱟᱝ ᱱᱮᱦᱚᱨ ᱡᱚᱦᱟᱨᱚᱜᱼᱟ ᱥᱟᱹᱜᱩᱱ ᱡᱚᱦᱟᱨ ᱤᱧ ᱜᱮ ᱞᱮᱴᱟ ᱴᱩᱰᱩ ᱟᱨ ᱟᱵᱚᱣᱟᱜ ᱨᱚᱢᱚᱡᱽ ᱨᱚᱢᱡᱚᱢ ᱨᱟᱹᱥᱠᱟᱹ ᱟᱠᱷᱲᱟ ᱭᱩᱴᱩᱵᱽ ᱪᱮᱱᱮᱞ ᱨᱮᱱᱟᱜ ᱥᱟᱱᱛᱟᱲᱤ ᱠᱟᱨᱴᱩᱱ ᱵᱷᱤᱰᱤᱭᱳ ᱫᱩᱞᱟᱹᱲ ᱢᱮᱱᱟᱜ ᱠᱷᱟᱱ ᱧᱟᱯᱟᱢ ᱦᱩᱭᱩᱜ ᱜᱮᱭᱟ ᱟᱯᱮ ᱚᱠᱟ ᱞᱮᱠᱟ ᱯᱮ ᱟᱹᱭᱠᱟᱹᱣ ᱠᱮᱜᱼᱟ ᱠᱚᱢᱮᱱᱴᱥ ᱠᱟᱛᱮ ᱯᱮ ᱵᱟᱲᱟᱭ ᱦᱚᱪᱚ ᱞᱮᱭᱟ ᱥᱩᱨ ᱫᱤᱱ ᱠᱚᱛᱮ ᱜᱮ ᱨᱟᱹᱱᱤ ᱟᱨ ᱥᱟᱜᱮᱱ ᱛᱤᱠᱤᱱᱟᱜ ᱫᱩᱞᱟᱹᱲ ᱨᱮᱱᱟᱜ ᱟᱜᱟᱢ ᱠᱟᱛᱷᱟ ᱛᱟᱹᱠᱤᱱ ᱯᱟᱨᱴ ᱥᱤᱠᱥ ᱨᱮᱱᱟᱜ ᱵᱷᱤᱰᱤᱭᱳ ᱥᱩᱨ ᱫᱤᱱ ᱠᱚᱛᱮ ᱜᱮᱞᱮ ᱧᱮᱞ ᱚᱪᱚ ᱯᱮᱭᱟ ᱢᱟ ᱛᱚᱵᱮ ᱤᱧ ᱞᱮᱴᱮ ᱴᱩᱰᱩ ᱯᱟᱦᱴᱟ ᱥᱮᱫ ᱠᱷᱚᱱᱟᱜ ᱵᱤᱫᱟᱹᱭ ᱡᱚᱦᱟᱨ